ᱥᱤᱠᱤ ᱟᱹᱞᱩ ᱢᱟ ᱱᱚᱝᱠᱟ ᱜᱩᱸᱰᱟᱹ ᱯᱟᱣᱰᱟᱨ ᱢᱚᱥᱞᱟ ᱯᱟᱣᱰᱟᱨ ᱢᱚᱥᱞᱟ ᱢᱟᱱᱮ ᱚᱲᱟᱜ ᱨᱮᱜᱮ ᱛᱮᱭᱟᱨᱟ ᱛᱚ ᱟᱯᱮ ᱥᱟᱱᱟᱢ ᱠᱚᱜᱮ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱞᱟᱦᱟ ᱥᱮᱫ ᱵᱚᱱ ᱧᱮᱞ ᱧᱚᱜᱟ ᱪᱤᱠᱟᱛᱮ ᱪᱤᱠᱟᱜ ᱠᱟᱱᱟ ᱟᱹᱞᱩ ᱯᱚᱨᱚᱴᱟ ᱞᱟᱹᱜᱤᱫ ᱛᱮ ᱯᱟᱹᱦᱤᱞ ᱨᱮ ᱟᱹᱞᱩ ᱜᱚᱜᱚᱭ ᱛᱤᱠᱤ ᱠᱮᱫᱟ ᱱᱚᱝᱠᱟ ᱢᱤᱫ ᱛᱷᱟᱹᱨᱤ ᱜᱟᱱ ᱞᱮᱠᱟ ᱧᱮᱞᱚᱜ ᱠᱟᱱᱟ ᱯᱮᱨᱮᱡ ᱫᱚ ᱵᱟᱝ ᱱᱚᱝᱠᱟ ᱟᱨᱠᱤ ᱟᱨ ᱚᱱᱮ ᱢᱚᱥᱞᱟ ᱠᱚ ᱛᱷᱚᱲᱟᱭ ᱟᱛᱟ ᱧᱚᱜ ᱠᱮᱫᱟ ᱱᱚᱣᱟ ᱫᱚ ᱨᱚᱦᱚᱲ ᱢᱟᱹᱨᱤᱪ ᱛᱮᱡᱽ ᱥᱟᱠᱟᱢ ᱟᱫᱚ ᱯᱟᱥᱮᱡ ᱫᱷᱟᱹᱱᱤᱭᱟᱹ ᱠᱟᱱᱟ ᱟᱨ ᱡᱤᱨᱟ ᱥᱟᱶᱛᱮ ᱟᱫᱚ ᱱᱚᱣᱟ ᱦᱟᱸᱜ ᱱᱤᱛᱚᱜ ᱤᱭᱟᱹ ᱫᱷᱤᱨᱤ ᱵᱟᱠᱷᱟᱡ ᱢᱤᱠᱥᱤ ᱨᱮ ᱢᱤᱠᱥᱤ ᱨᱮᱭ ᱜᱩᱸᱰᱟᱹᱭᱟ ᱦᱟᱸᱜ ᱟᱨ ᱜᱩᱸᱰᱟᱹ ᱠᱟᱛᱮᱫ ᱯᱟᱣᱰᱟᱨ ᱞᱮᱠᱟᱭ ᱛᱮᱭᱟᱨᱟ ᱟᱨ ᱱᱚᱣᱟ ᱫᱚ ᱯᱮᱸᱭᱟᱡᱽ ᱯᱮᱸᱭᱟᱡᱽ ᱠᱟᱱᱟ ᱟᱨ ᱟᱫᱷᱮ ᱟᱫᱷᱮ ᱢᱮᱱᱟᱜᱼᱟ ᱨᱟᱹᱥᱩᱱ ᱫᱚ ᱯᱟᱥᱮᱡ ᱵᱟᱹᱱᱩᱜᱼᱟ ᱵᱟᱝ ᱢᱮᱱᱟᱜ ᱜᱮᱭᱟ ᱵᱚᱞᱮ ᱛᱷᱚᱲᱟ ᱜᱟᱱ ᱟᱫᱚ ᱱᱚᱣᱟ ᱫᱚ ᱱᱚᱣᱟ ᱱᱚᱣᱟ ᱯᱮᱥᱴ ᱦᱩᱭᱩᱜᱼᱟ ᱥᱮ ᱪᱮᱫ ᱞᱮᱠᱟ ᱚ ᱱᱚᱣᱟ ᱫᱚ ᱯᱮᱥᱴ ᱫᱚ ᱵᱟᱝ ᱱᱚᱝᱠᱟ ᱛᱮᱜᱮ ᱱᱚᱣᱟ ᱠᱷᱟᱹᱞᱤ ᱯᱟᱣᱰᱟᱨ ᱞᱮᱠᱟ ᱜᱩᱰᱟᱹᱭ ᱦᱩᱭᱩᱜᱼᱟ ᱟᱨ ᱟᱫᱚ ᱚᱱᱟ ᱛᱟᱭᱱᱚᱢ ᱱᱚᱣᱟ ᱠᱚ ᱡᱚᱛᱚ ᱠᱟᱛᱮᱫ ᱢᱤᱫ ᱫᱷᱚᱢ ᱨᱮ ᱢᱮᱥᱟᱞ ᱢᱮᱥᱟᱞ ᱧᱮᱞ ᱦᱚᱪᱚ ᱯᱮᱭᱟᱧ ᱦᱟᱸᱜ ᱪᱮᱫ ᱞᱮᱠᱟᱭᱮᱫᱟᱭ

ᱱᱚᱣᱟ ᱫᱚ ᱪᱮᱫ ᱮᱢ ᱪᱤᱠᱟᱹᱭᱮᱫᱟ ᱱᱚᱣᱟ ᱫᱚ ᱚᱱᱮ ᱞᱩᱭᱦᱟᱹ ᱨᱮ ᱠᱷᱟᱸᱡᱚ ᱞᱮᱫ ᱟᱹᱞᱩ ᱢᱟᱱᱮ ᱪᱷᱟᱱᱠᱟᱣ ᱠᱮᱫ ᱟᱹᱧ ᱟᱨ ᱢᱚᱥᱞᱟ ᱠᱚᱛᱮᱧ ᱨᱩᱱ ᱧᱚᱜ ᱠᱮᱫᱟ ᱨᱩᱱ ᱠᱟᱛᱮᱫ ᱦᱚᱸᱜᱼᱚᱭ ᱤᱧ ᱯᱷᱮᱰ ᱠᱟᱫᱟ ᱱᱤᱛᱚᱜ ᱫᱚ ᱟᱫᱚ ᱨᱮᱭᱟᱲ ᱦᱚᱪᱚ ᱠᱟᱛᱮᱫ ᱛᱷᱚᱲᱟ ᱜᱟᱱ ᱦᱟᱸᱜ ᱦᱚᱞᱚᱝ ᱤᱧ ᱞᱟᱜᱟᱣ ᱟᱜᱼᱟ ᱟᱨ ᱢᱚᱡᱽ ᱜᱮ ᱜᱳᱞ ᱟᱹᱧ ᱯᱚᱨᱚᱴᱟᱧ ᱵᱮᱱᱟᱣᱟ ᱚᱱᱟ ᱜᱮᱠᱚ ᱢᱮᱛᱟᱜᱼᱟ ᱟᱹᱞᱩ ᱯᱚᱨᱚᱴᱟ ᱱᱚᱣᱟ ᱫᱚ ᱟᱹᱞᱩ ᱠᱟᱱᱟ ᱡᱚᱛᱚ ᱚᱱᱮᱧ ᱨᱩᱱ ᱠᱮᱫ ᱢᱚᱥᱞᱟ ᱢᱟᱹᱨᱤᱪ ᱡᱚᱛᱚ ᱛᱮ ᱚᱱᱟ ᱚᱱᱟ ᱠᱟᱱᱟ

ᱚᱲᱟᱜ ᱨᱮ ᱵᱮᱱᱟᱣ ᱥᱚᱥ ᱥᱮ ᱪᱟᱹᱴᱱᱤ ᱪᱮᱫ ᱯᱮ ᱢᱮᱱᱟ ᱠᱩᱲᱪᱟᱹ ᱨᱮᱭᱟᱜ ᱠᱩᱲᱪᱟᱹ ᱨᱮᱭᱟᱜ ᱟᱯᱮᱭᱟᱜ ᱚᱱᱟ ᱫᱚ ᱵᱮᱯᱟᱨ ᱟᱞᱮ ᱫᱚ ᱵᱟᱨᱦᱮ ᱠᱷᱚᱡ ᱫᱚ ᱥᱚᱥ ᱠᱚᱢ ᱜᱮᱞᱮ ᱡᱚᱢ ᱵᱟᱲᱟᱭᱟ ᱛᱚ ᱢᱟᱱᱮ ᱠᱤᱨᱤᱧ ᱠᱟᱛᱮ ᱫᱚ ᱚᱠᱟ ᱜᱷᱟᱹᱲᱤᱡ ᱪᱚ ᱢᱟᱱᱮ ᱵᱚᱪᱷᱚᱨ ᱨᱮ ᱦᱚᱭᱛᱳ ᱵᱟᱨ ᱫᱤᱱ ᱜᱟᱱ ᱞᱮᱠᱟ ᱦᱚᱭᱛᱳ ᱵᱟᱨᱦᱮ ᱨᱮᱭᱟᱜ ᱥᱚᱥ ᱞᱮ ᱡᱚᱢ ᱠᱷᱟᱡ ᱫᱚ ᱚᱲᱟᱜ ᱨᱮᱜᱮ ᱰᱷᱮᱨ ᱵᱮᱱᱟᱣ ᱠᱟᱛᱮ ᱫᱚᱞᱮ ᱡᱚᱢ ᱵᱟᱲᱟᱭᱟ ᱱᱚᱜᱼᱚ ᱱᱚᱝᱠᱟ ᱱᱚᱜᱼᱚᱭ ᱯᱚᱨᱚᱴᱟ ᱵᱮᱱᱟᱣ ᱫᱚ ᱥᱟᱹᱛ ᱮᱱᱟ ᱱᱤᱛᱚᱜ ᱞᱮ ᱡᱚᱢ ᱞᱟᱹᱜᱤᱫ ᱟᱫᱚ ᱛᱮᱦᱮᱧᱟᱜ ᱵᱷᱤᱰᱤᱭᱳ ᱢᱚᱡᱽ ᱯᱮ ᱧᱮᱞ ᱠᱮᱫ ᱠᱷᱟᱡ ᱞᱟᱭᱤᱠ ᱯᱮ ᱥᱮᱭᱟᱨ ᱯᱮ ᱟᱨ ᱥᱟᱵᱥᱠᱨᱟᱭᱤᱵ ᱯᱮ ᱡᱚᱦᱟᱨ